ᱫᱤᱥ ᱦᱩᱫᱤᱥ ᱥᱟᱶᱛᱟ ᱮᱵᱷᱮᱱ ᱤᱭᱩᱴᱩᱵᱽ ᱪᱮᱱᱮᱞ ᱠᱷᱚᱱ ᱥᱟᱱᱟᱢ ᱜᱟᱛᱮ ᱠᱚ ᱡᱚᱦᱟᱨ ᱪᱤᱠᱟᱹᱛᱮ ᱟᱵᱚ ᱯᱤ ᱰᱤ ᱮᱯᱷ ᱯᱷᱟᱭᱤᱞ ᱵᱚᱱ ᱵᱮᱱᱟᱣᱟ ᱱᱚᱣᱟ ᱠᱳᱨᱳᱱᱟ ᱯᱚᱨᱤᱥᱛᱷᱤᱛᱤ ᱦᱚᱛᱮᱡ ᱛᱮ ᱠᱚᱞᱮᱡᱽ ᱨᱮ ᱥᱮ ᱵᱤᱥᱥᱚ ᱵᱤᱫᱽᱫᱟᱞᱚᱭ ᱨᱮ ᱟᱵᱚ ᱚᱱᱞᱟᱭᱤᱱ ᱛᱮ ᱠᱩᱞ ᱦᱩᱭᱩᱜ ᱛᱟᱵᱚᱱᱟ ᱚᱱᱟᱛᱮ ᱱᱚᱣᱟ ᱵᱷᱤᱰᱤᱭᱳ ᱡᱚᱛᱚ ᱠᱚ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱡᱚᱛᱚ ᱠᱷᱚᱱ ᱢᱟᱲᱟᱝ ᱵᱚᱱ ᱪᱟᱞᱟᱜ ᱢᱟ ᱯᱞᱮ ᱥᱴᱳᱨ ᱪᱟᱞᱟᱣ ᱠᱟᱛᱮ ᱱᱚᱰᱮ ᱵᱚᱱ ᱴᱟᱭᱯᱤᱝ ᱢᱟ ᱢᱟᱭᱠᱨᱳᱥᱚᱯᱷᱴ ᱚᱯᱷᱤᱥ ᱮᱢ ᱟᱭ ᱥᱤ ᱤᱧᱟᱹᱝ ᱫᱚ ᱚᱞ ᱜᱮᱭᱟ ᱯᱨᱚᱛᱷᱚᱢ ᱨᱮᱱᱟᱜ ᱵᱚᱱ ᱡᱚᱴᱮᱫ ᱢᱟ ᱡᱚᱴᱮᱫ ᱠᱟᱛᱮ ᱡᱟᱦᱟᱸᱭ ᱠᱚ ᱵᱟᱵᱚᱱ ᱤᱱᱥᱴᱚᱞ ᱠᱟᱫᱟ ᱩᱱᱠᱩ ᱫᱚᱵᱚᱱ ᱤᱱᱥᱴᱚᱞ ᱢᱟ ᱛᱟᱨᱯᱚᱨᱮ ᱳᱯᱮᱱ ᱤᱧ ᱫᱩᱧ ᱳᱯᱮᱱ ᱮᱫᱟ ᱡᱮᱦᱮᱛᱩ ᱤᱱᱥᱴᱚᱞ ᱜᱮᱛᱤᱧᱟ

ᱴᱷᱤᱠ ᱜᱮᱭᱟ ᱡᱚᱴᱮᱫ ᱠᱟᱛᱮ ᱦᱚᱸᱜᱼᱚᱭ ᱡᱟ ᱥᱤᱯ ᱵᱚᱞᱮ ᱢᱮᱱᱟᱜᱼᱟ ᱡᱚᱡᱚᱢ ᱛᱤ ᱫᱷᱟᱨᱮ ᱠᱳᱱ ᱨᱮ ᱚᱸᱰᱮ ᱵᱚᱱ ᱡᱚᱴᱮᱫ ᱢᱟ ᱴᱷᱤᱠ ᱜᱮᱭᱟ ᱤᱧᱟᱹᱝ ᱫᱚ ᱠᱚᱢᱯᱞᱤᱴ ᱟᱠᱟᱱᱟ ᱛᱟᱨᱯᱚᱨ ᱧᱮᱞ ᱨᱮᱜᱮ ᱦᱩᱭ ᱠᱟᱱᱟ ᱥᱮ ᱵᱟᱝ ᱟᱨᱵᱚᱱ ᱪᱟᱞᱟᱜᱼᱟ ᱢᱟᱭᱠᱨᱳᱥᱚᱯᱷᱴ ᱚᱯᱷᱤᱥ ᱪᱟᱞᱟᱣ ᱠᱟᱛᱮ ᱪᱟᱞᱟᱣ ᱠᱟᱛᱮ ᱱᱚᱜᱼᱚᱭ ᱡᱟᱦᱟᱸ ᱯᱨᱚᱛᱷᱚᱢ ᱨᱮ ᱧᱮᱞᱚᱜ ᱠᱟᱱ ᱱᱚᱣᱟ ᱠᱟᱱ ᱜᱮᱭᱟ ᱢᱟ ᱛᱚᱵᱮ ᱵᱚᱱ ᱳᱯᱮᱱ ᱞᱮᱜᱮ ᱳᱯᱮᱱ ᱠᱮᱫᱟ ᱵᱚᱱ ᱱᱚᱣᱟ ᱧᱮᱞ ᱛᱟᱵᱚᱱ ᱯᱮ ᱱᱚᱜᱼᱚᱭ ᱛᱟᱦᱞᱮ ᱱᱚᱝᱠᱟ ᱠᱟᱛᱮᱜ ᱵᱮᱱᱟᱜᱼᱟ ᱴᱷᱤᱠ ᱟᱪᱷᱮ ᱟᱫᱚ ᱱᱚᱣᱟ ᱵᱮᱱᱟᱣ ᱢᱟᱵᱚᱱ ᱵᱮᱱᱟᱣ ᱠᱮᱜ ᱢᱮᱱᱠᱷᱟᱱ ᱪᱤᱠᱟ ᱛᱮᱵᱚᱱ ᱠᱩᱞᱟ ᱠᱚᱞᱮᱡᱽ ᱨᱮᱥᱮ ᱵᱤᱥᱥᱚ ᱵᱤᱫᱽᱫᱟᱞᱚᱭ ᱨᱮ ᱱᱚᱜᱼᱚᱭ ᱡᱟᱦᱟᱸ ᱧᱮᱞᱚᱜ ᱠᱟᱱ

ᱧᱩᱛᱩᱢ ᱨᱳᱞ ᱱᱟᱢᱵᱟᱨ ᱠᱞᱟᱥ ᱠᱚ ᱚᱞ ᱠᱟᱛᱮ ᱦᱚᱸᱜᱼᱚᱭ ᱡᱟᱦᱟᱸ ᱧᱮᱞᱚᱜ ᱠᱟᱱ ᱦᱚᱸᱜᱼᱚᱭ ᱪᱮᱛᱟᱱ ᱨᱮ ᱥᱮᱭᱟᱨ ᱪᱤᱱᱦᱟᱹ ᱞᱮᱠᱟ ᱚᱸᱰᱮ ᱵᱚᱱ ᱱᱤᱛᱚᱜ ᱫᱚᱵᱚᱱ ᱥᱮᱱᱰ ᱫᱟᱲᱮᱭᱟᱜᱼᱟ ᱴᱷᱤᱠ ᱜᱮᱭᱟ ᱚᱱᱠᱟ ᱠᱟᱛᱮ ᱟᱹᱰᱤ ᱥᱚᱦᱚᱡ ᱛᱮ ᱫᱟᱲᱮᱭᱟᱜ ᱟᱵᱚᱱ ᱵᱷᱤᱰᱤᱭᱳ ᱟᱨᱚ ᱧᱟᱢ ᱞᱟᱹᱜᱤᱫ ᱛᱮ ᱥᱟᱵᱥᱠᱨᱟᱭᱤᱵᱽ ᱠᱟᱜ ᱢᱟᱵᱚᱱ ᱟᱨ ᱡᱟᱦᱟᱸᱭ ᱠᱚ ᱵᱟᱵᱚᱱ ᱫᱟᱲᱮᱭᱟᱜᱼᱟ ᱩᱱᱠᱩ ᱫᱚ ᱞᱟᱛᱟᱨ ᱨᱮ ᱠᱚᱢᱮᱱᱴ ᱵᱚᱠᱥ ᱨᱮ ᱠᱚᱢᱮᱱᱴ ᱠᱟᱛᱮᱫ ᱡᱟᱱᱟᱣ ᱟᱹᱧ ᱯᱮ ᱡᱚᱛᱚ ᱥᱚᱢᱵᱷᱚᱵ ᱤᱧ ᱫᱟᱲᱮᱭᱟᱜᱼᱟ ᱟᱯᱮ ᱠᱚ ᱵᱟᱲᱟᱭ ᱦᱚᱪᱚ ᱨᱮᱱᱟᱜ ᱤᱧ ᱪᱮᱥᱴᱟᱭᱟ ᱢᱟ ᱛᱚᱵᱮ ᱛᱮᱦᱮᱧᱟᱜ ᱵᱷᱤᱰᱤᱭᱳ ᱫᱚ ᱩᱱᱟᱹᱜ ᱥᱟᱺᱜᱤᱧ ᱜᱮ ᱡᱚᱦᱟᱨ